ᱞᱟᱥᱟᱲᱦᱮᱫ ᱡᱚᱦᱟᱨ ᱜᱮ ᱟᱹᱰᱤ ᱫᱤᱱ ᱯᱚᱨ ᱟᱨᱦᱚᱸ ᱵᱚᱱ ᱧᱟᱯᱟᱢᱮᱱᱟ ᱟᱫᱚ ᱚᱲᱟᱜ ᱠᱚᱨᱮ ᱟᱹᱰᱤ ᱜᱟᱱ ᱮᱴᱠᱮᱴᱚᱬᱮ ᱦᱩᱭᱮᱱᱟ ᱛᱚ ᱚᱱᱟ ᱠᱷᱟᱹᱛᱤᱨ ᱵᱟᱝᱵᱚᱱ ᱧᱟᱯᱟᱢ ᱫᱟᱲᱮ ᱠᱟᱣᱫᱟ ᱚᱱᱟ ᱠᱷᱟᱹᱛᱤᱨ ᱛᱮ ᱟᱹᱞᱤᱧ ᱤᱠᱟᱹ ᱞᱤᱧ ᱠᱷᱚᱡᱚᱜ ᱠᱟᱱᱟ ᱟᱫᱚ ᱱᱤᱭᱟᱹ ᱛᱟᱭᱚᱢ ᱫᱚ ᱦᱚᱭᱛᱚ ᱫᱤᱱ ᱜᱮ ᱦᱟᱸᱜ ᱵᱚᱱ ᱧᱟᱯᱟᱢᱟ ᱟᱫᱚ ᱛᱮᱦᱮᱧ ᱫᱚ ᱟᱨᱦᱚᱸ ᱵᱷᱤᱰᱤᱭᱳ ᱵᱚᱱ ᱮᱦᱚᱵᱟ ᱱᱚᱣᱟ ᱞᱟᱦᱟ ᱨᱮ ᱜᱩᱨᱩ ᱜᱚᱢᱠᱮ ᱚᱞ ᱪᱤᱠᱤ ᱚᱠᱟ ᱞᱮᱠᱟ ᱨᱮ ᱚᱰᱚᱝ ᱠᱟᱜᱼᱟ ᱚᱱᱟ ᱠᱟᱛᱷᱟ ᱵᱚᱱ ᱵᱟᱲᱟᱭᱮᱫ ᱛᱟᱦᱮᱱᱟ ᱜᱩᱨᱩ ᱜᱚᱢᱠᱮ ᱫᱚ ᱱᱚᱣᱟ ᱞᱟᱦᱟ ᱨᱮ ᱞᱤᱧ ᱢᱮᱱ ᱟᱠᱟᱫᱼᱟ ᱱᱚᱜᱼᱚᱭ ᱚ ᱟ ᱤ ᱳ ᱮᱹ ᱟᱨ ᱳ ᱱᱚᱜᱼᱚ ᱱᱟ ᱚᱞ ᱠᱚ ᱚᱠᱟ ᱞᱮᱠᱟ ᱨᱮ ᱚᱰᱚᱝ ᱠᱟᱜᱼᱟ ᱚᱱᱟ ᱠᱟᱛᱷᱟ ᱵᱚᱱ ᱟᱸᱡᱚᱢ ᱞᱮᱫ ᱛᱟᱦᱮᱸᱫᱼᱟ ᱚ ᱨᱟᱦᱟ ᱟᱲᱟᱝ ᱚᱞᱛᱮ ᱚᱠᱟ ᱪᱤᱠᱤ ᱠᱚ ᱟᱹᱭᱩᱨᱚᱜ ᱠᱟᱱ ᱫᱚ ᱚᱱᱟ ᱠᱚ ᱚᱠᱟ ᱞᱮᱠᱟᱨᱮ ᱚᱰᱚᱝ ᱠᱟᱜᱼᱟ ᱚᱱᱟ ᱜᱮᱵᱚᱱ ᱟᱸᱡᱚᱢ ᱞᱮᱜᱟ ᱟᱫᱚ ᱚ ᱛᱟᱭᱚᱢ ᱢᱮᱱᱟᱜᱼᱟ ᱚᱛ ᱱᱚᱜᱼᱚᱱᱟ ᱚᱛ ᱚᱛ ᱫᱚ ᱚᱛ ᱚᱠᱟ ᱞᱮᱠᱟ ᱜᱩᱞᱟᱹᱭ ᱜᱮᱭᱟ ᱥᱮ ᱜᱩᱞᱟᱹᱲ ᱜᱮᱭᱟ ᱥᱮ ᱫᱷᱟᱹᱨᱛᱤ ᱚᱠᱟ ᱞᱮᱠᱟ ᱜᱩᱞᱟᱹᱲ ᱜᱮᱭᱟ ᱚᱱᱟ ᱨᱮᱱᱟᱜ ᱪᱤᱛᱟᱹᱨ ᱞᱮᱠᱟᱛᱮ ᱱᱚᱣᱟ ᱚᱛ ᱚᱞ ᱫᱚᱠᱤᱱ ᱚᱰᱚᱝ ᱠᱟᱜᱼᱟ ᱤᱱᱟᱹ ᱛᱟᱭᱚᱢ ᱢᱮᱱᱟᱜᱼᱟ ᱚᱜ ᱦᱚᱸᱜᱼᱚ ᱱᱚᱝᱠᱟ ᱚᱸᱜ ᱚᱸᱜ ᱫᱚ ᱟᱵᱚ ᱜᱩᱰᱩ ᱠᱚᱵᱚᱱ ᱚᱸᱜ ᱠᱚᱣᱟ ᱨᱮᱴᱠᱮ ᱠᱚᱵᱚᱱ ᱚᱸᱜ ᱠᱚᱣᱟ ᱚᱱᱟ ᱫᱚ ᱚᱱᱮ ᱴᱩᱠᱩᱡ ᱵᱟᱝᱠᱷᱟᱱ ᱥᱩᱯᱟᱹᱲᱤ ᱛᱮ ᱟᱫᱚ ᱚᱱᱟ ᱵᱷᱩᱜᱟᱹᱜ ᱠᱟᱛᱮᱫ ᱜᱩᱰᱩ ᱵᱟᱝᱠᱷᱟᱱ ᱨᱮᱴᱠᱮ ᱵᱷᱩᱜᱟᱹᱜ ᱨᱮ ᱚᱠᱟ ᱞᱮᱠᱟ ᱫᱚᱲᱚᱢ ᱠᱟᱛᱮᱫ ᱵᱚᱱ ᱚᱸᱜ ᱠᱚᱣᱟ ᱚᱱᱟ ᱨᱮᱱᱟᱜ ᱪᱤᱛᱟᱹᱨ ᱞᱮᱠᱟ ᱛᱮᱜᱮ ᱱᱚᱜᱼᱚ ᱱᱟ ᱚᱸᱜ ᱚᱞ ᱫᱚᱠᱤᱱ ᱚᱰᱚᱠ ᱠᱟᱜᱼᱟ ᱤᱱᱟᱹ ᱛᱟᱭᱚᱢ ᱚᱝ ᱦᱚᱸᱜᱼᱚ ᱱᱚᱝᱠᱟ ᱚᱝ ᱚᱝ ᱫᱚ ᱵᱟᱱᱟᱨ ᱞᱩᱴᱤ ᱠᱤᱱ ᱱᱚᱣᱟ ᱪᱮᱛᱟᱱ ᱞᱩᱴᱤ ᱟᱨ ᱞᱟᱛᱟᱨ ᱞᱩᱴᱤ ᱚᱱᱟ ᱠᱤᱱ ᱛᱟᱞᱟ ᱨᱮ ᱱᱚᱜᱼᱚᱭ ᱚᱝ ᱞᱮᱠᱷᱟᱱ ᱚᱠᱟ ᱦᱚᱭᱚᱝ ᱪᱟᱞᱟᱜ ᱫᱚ ᱚᱸᱰᱮ ᱚᱱᱟ ᱪᱤᱛᱟᱹᱨ ᱧᱮᱞ ᱠᱟᱛᱮ ᱜᱮ ᱩᱱᱠᱤᱱ ᱫᱚ ᱱᱚᱣᱟ ᱚᱝ ᱚᱞ ᱫᱚᱠᱤᱱ ᱵᱮᱱᱟᱣ ᱟᱠᱟᱫᱼᱟ ᱤᱱᱟᱹ ᱛᱟᱭᱚᱢ ᱢᱮᱱᱟᱜᱼᱟ ᱚᱞ ᱚᱞ ᱫᱚ ᱱᱚᱝᱠᱟ ᱠᱚᱞᱚᱢ ᱟᱨ ᱛᱤ ᱥᱮ ᱱᱚᱱᱚᱞ ᱵᱚᱱ ᱞᱟᱹᱭᱟ ᱟᱵᱚ ᱛᱮᱫᱚ ᱚᱱᱟ ᱨᱮᱱᱟᱜ ᱚᱞ ᱚᱠᱛᱮ ᱚᱠᱟ ᱞᱮᱠᱟ ᱪᱤᱛᱟᱹᱨ ᱵᱮᱱᱟᱜ ᱫᱚ ᱚᱱᱟ ᱨᱮᱱᱟᱜ ᱪᱤᱛᱟᱹᱨ ᱧᱮᱞ ᱠᱟᱛᱮᱫ ᱜᱮ ᱱᱚᱣᱟ ᱚᱞ ᱚᱞ ᱫᱚᱠᱤᱱ ᱵᱮᱱᱟᱣ ᱟᱠᱟᱫᱼᱟ ᱤᱱᱟᱹ ᱛᱟᱭᱚᱢ ᱟᱻ ᱟᱻ ᱨᱟᱦᱟ ᱟᱲᱟᱝ ᱚᱞᱛᱮ ᱚᱠᱟ ᱠᱚ ᱟᱹᱭᱩᱨᱚᱜ ᱠᱟᱱ ᱫᱚ ᱚᱱᱟ ᱠᱤᱱ ᱚᱠᱟ ᱞᱮᱠᱟ ᱛᱮᱠᱤᱱ ᱵᱮᱱᱟᱣ ᱟᱠᱟᱫᱼᱟ ᱚᱱᱟ ᱵᱚᱱ ᱟᱸᱡᱚᱢ ᱞᱮᱜᱮ ᱟᱻ ᱛᱮᱫᱚ ᱤᱱᱟᱹ ᱛᱟᱭᱚᱢ ᱢᱮᱱᱟᱜᱼᱟ ᱟᱸᱠ ᱱᱚᱝᱠᱟ ᱟᱠ ᱫᱚ ᱱᱚᱣᱟ ᱫᱚ ᱩᱱᱤ ᱟᱠᱚ ᱩᱱᱤ ᱠᱚᱸᱫᱟ ᱡᱟᱦᱟᱸ ᱫᱟᱠᱟᱭ ᱪᱚᱸᱫᱟ ᱟᱠᱚᱫᱚ ᱩᱱᱤ ᱴᱷᱮᱱ ᱠᱷᱚᱱ ᱱᱚᱣᱟ ᱚᱞ ᱫᱚᱠᱤᱱ ᱦᱟᱛᱟᱣ ᱠᱟᱜᱼᱟ ᱟᱠ ᱫᱚ ᱚᱱᱮ ᱦᱚᱴᱚᱜ ᱠᱚᱫᱚᱨ ᱟᱛᱮ ᱚᱠᱟ ᱞᱮᱠᱟ ᱪᱮᱬᱮ ᱠᱚ ᱟᱠ ᱟᱠᱚᱜ ᱫᱚ ᱚᱱᱮ ᱚᱱᱟ ᱨᱮᱱᱟᱜ ᱪᱤᱛᱟᱹᱨ ᱞᱮᱠᱟᱛᱮ ᱢᱮᱱᱫᱚ ᱚᱱᱮ ᱪᱮᱬᱮ ᱛᱮᱫ ᱨᱮᱱᱟᱜ ᱠᱟᱛᱷᱟ ᱜᱮ ᱱᱚᱣᱟ ᱜᱩᱨᱩ ᱜᱚᱢᱠᱮ ᱫᱚᱭ ᱧᱮᱞ ᱠᱮᱫ ᱛᱮ ᱱᱚᱣᱟ ᱜᱮ ᱦᱟᱸᱜ ᱮ ᱵᱮᱱᱟᱣ ᱠᱟᱜᱼᱟ ᱤᱱᱟᱹ ᱛᱟᱭᱚᱢ ᱟᱡ ᱟᱡ ᱚᱞ ᱫᱚ ᱞᱮᱸᱜᱟ ᱛᱤ ᱛᱮ ᱩᱫᱩᱜ ᱠᱟᱛᱮ ᱡᱟᱦᱟᱸ ᱢᱮᱱᱫᱚ ᱟᱡ ᱦᱚᱸᱜᱼᱚᱱᱟ ᱪᱤᱛᱟᱹᱨ ᱧᱮᱞ ᱛᱮᱜᱮ ᱜᱩᱨᱩ ᱜᱚᱢᱠᱮ ᱫᱚ ᱟᱡ ᱚᱞ ᱫᱚᱭ ᱵᱮᱱᱟᱣ ᱟᱠᱟᱫᱼᱟ ᱟᱨ ᱤᱱᱟᱹ ᱛᱟᱭᱚᱢ ᱫᱚ ᱢᱮᱱᱟᱜᱼᱟ ᱟᱢ

ᱤ ᱛᱟᱭᱚᱢ ᱢᱮᱱᱟᱜᱼᱟ ᱤᱥ ᱤᱥ ᱫᱚ ᱱᱟᱦᱮᱞ ᱨᱮᱱᱟᱜ ᱤᱥᱤ ᱱᱚᱜᱼᱚᱱᱟ ᱱᱟᱦᱮᱞ ᱦᱚᱜᱼᱚᱱᱟ ᱛᱮᱫ ᱫᱚ ᱤᱥ ᱤᱥᱤ ᱦᱚᱜᱼᱚᱱᱟ ᱨᱮᱱᱟᱜ ᱪᱤᱛᱟᱹᱨ ᱧᱮᱞ ᱛᱮᱜᱮ ᱜᱩᱨᱩ ᱜᱚᱢᱠᱮ ᱫᱚ ᱤᱥ ᱚᱞ ᱫᱚᱭ ᱚᱰᱚᱠ ᱠᱟᱜᱼᱟ ᱤᱱᱟᱹ ᱛᱟᱭᱚᱢ ᱢᱮᱱᱟᱜᱼᱟ ᱤ ᱤ ᱱᱚᱝᱠᱟ ᱤᱧ ᱫᱚ ᱩᱱᱤ ᱠᱚᱸᱫᱟ ᱴᱷᱮᱱ ᱠᱷᱚᱱ ᱜᱮ ᱱᱚᱣᱟ ᱚᱞ ᱦᱚᱭ ᱦᱟᱛᱟᱣ ᱟᱠᱟᱫᱼᱟ ᱤᱧ ᱫᱚ ᱵᱚᱛᱚᱨ ᱛᱮ ᱵᱟᱱᱟᱨ ᱛᱤ ᱪᱚᱴ ᱥᱮᱱ ᱨᱟᱠᱟᱵ ᱠᱟᱛᱮᱫ ᱡᱟᱦᱟᱸ ᱪᱤᱛᱟᱹᱨ ᱦᱩᱭᱩᱜ ᱫᱚ ᱚᱱᱮ ᱚᱱᱟ ᱜᱮ ᱦᱩᱭᱩᱜ ᱠᱟᱱᱟ ᱤᱦ ᱚᱞ ᱫᱚ ᱛᱟᱨᱯᱚᱨᱮ ᱤᱧ ᱤᱧ ᱫᱚ ᱛᱤ ᱛᱮ ᱠᱚᱲᱟᱢ ᱩᱫᱩᱜ ᱨᱮᱱᱟᱜ ᱪᱤᱛᱟᱹᱨ ᱞᱮᱠᱟᱛᱮ ᱱᱚᱣᱟ ᱫᱚ ᱤᱧ ᱚᱞ ᱫᱚ ᱚᱰᱚᱠ ᱠᱟᱜᱼᱟ ᱛᱟᱨᱯᱚᱨᱮ ᱤᱦ ᱤᱨ ᱫᱚ ᱱᱚᱝᱠᱟ ᱤᱨ ᱫᱚ ᱚᱱᱮ ᱫᱟᱛᱨᱚᱢ ᱛᱮ ᱡᱟᱦᱟᱱᱟᱜ ᱵᱟᱵᱚᱱ ᱤᱨᱟ ᱚᱱᱮ ᱚᱱᱟ ᱤᱨ ᱚᱱᱟ ᱫᱟᱛᱨᱚᱢ ᱨᱮᱱᱟᱜ ᱪᱤᱛᱟᱹᱨ ᱞᱮᱠᱟᱛᱮ ᱤᱨ ᱚᱞ ᱫᱚᱭ ᱚᱰᱚᱠ ᱠᱟᱜᱼᱟ ᱤᱱᱟᱹ ᱛᱟᱭᱚᱢ ᱢᱮᱱᱟᱜᱼᱟ ᱩ ᱨᱟᱦᱟ ᱟᱲᱟᱝ ᱚᱞᱛᱮ ᱚᱠᱟ ᱠᱚ ᱟᱹᱭᱩᱨᱚᱜ ᱠᱟᱱ ᱫᱚ ᱚᱱᱮ ᱚᱱᱟ ᱛᱚ ᱤᱱᱟᱹ ᱛᱟᱭᱚᱢ ᱢᱮᱱᱟᱜᱼᱟ ᱩᱪ ᱦᱚᱸᱜᱼᱚ ᱱᱚᱝᱠᱟ ᱩᱪ ᱩᱪ ᱫᱚ ᱩᱪ ᱩᱪᱩ ᱨᱮᱱᱟᱜ ᱪᱤᱛᱟᱹᱨ ᱞᱮᱠᱟᱛᱮ ᱚᱱᱟ ᱩᱪ ᱚᱞ ᱫᱚᱭ ᱚᱰᱚᱠ ᱠᱟᱜᱼᱟ ᱤᱱᱟᱹ ᱛᱟᱭᱚᱢ ᱩᱴ ᱩᱴ ᱚᱞ ᱫᱚ ᱚᱱᱮ ᱟᱵᱚ ᱡᱟᱦᱟᱸ ᱩᱴ ᱠᱚᱵᱚᱱ ᱡᱚᱢ ᱫᱚ ᱚᱱᱮ ᱚᱱᱟ ᱩᱴ ᱨᱮᱱᱟᱜ ᱪᱤᱛᱟᱹᱨ ᱞᱮᱠᱟᱛᱮ ᱱᱚᱣᱟ ᱩᱴ ᱚᱞ ᱫᱚᱠᱤᱱ ᱚᱰᱚᱠ ᱠᱟᱜᱼᱟ ᱤᱱᱟᱹ ᱛᱟᱭᱚᱢ ᱢᱮᱱᱟᱜᱼᱟ ᱩᱬ ᱟᱫᱚ ᱱᱚᱜᱼᱚ ᱱᱟ ᱩᱲ ᱚᱞ ᱚᱰᱚᱠ ᱚᱠᱛᱮ ᱜᱩᱨᱩ ᱜᱚᱢᱠᱮ ᱠᱟᱹᱡ ᱟᱹᱰᱤ ᱮᱴᱠᱮᱴᱚᱬᱮ ᱨᱮᱠᱤᱱ ᱯᱟᱲᱟᱣ ᱞᱮᱱᱟ ᱟᱫᱚ ᱩᱱ ᱚᱠᱛᱮ ᱟᱡᱤᱡ ᱩᱱᱤ ᱢᱟᱢᱚᱛ ᱛᱮᱫ ᱟᱹᱠᱤᱱ ᱠᱤᱱ ᱥᱟᱹᱜᱟᱹᱭᱟᱱ ᱛᱟᱦᱮᱸᱫ ᱟᱫᱚ ᱩᱱ ᱚᱠᱛᱚ ᱩᱱᱤ ᱟᱡ ᱢᱟᱢᱚᱛ ᱫᱚ ᱥᱟᱣᱱᱟ ᱩᱱᱤᱭᱟᱜ ᱫᱚ ᱧᱩᱛᱩᱢ ᱛᱟᱭ ᱫᱚ ᱟᱫᱚ ᱩᱱᱤ ᱢᱮᱱ ᱠᱮᱜᱼᱟ ᱡᱮ ᱦᱮᱸ ᱩᱲᱩ ᱩᱲᱩ ᱩᱱᱠᱩ ᱧᱮᱞᱮ ᱠᱚᱠᱚ ᱩᱲᱩ ᱩᱲᱩ ᱟᱥᱮ ᱩᱲᱩ ᱩᱲᱩ ᱚᱱᱟ ᱧᱮᱞᱮ ᱠᱚᱣᱟᱜ ᱪᱤᱛᱟᱹᱨ ᱞᱮᱠᱟᱛᱮ ᱱᱚᱜᱼᱚ ᱱᱟ ᱫᱚ ᱯᱷᱟᱹᱠᱬᱟᱹᱜ ᱛᱟᱠᱚ ᱟᱨ ᱱᱚᱣᱟ ᱫᱚ ᱦᱟᱸᱜ ᱟᱠᱚᱣᱟᱜ ᱦᱚᱲᱢᱚ ᱞᱮᱠᱟᱛᱮ ᱩᱰᱟᱹᱜ ᱥᱮ ᱩᱲᱩ ᱩᱲᱩ ᱥᱮ ᱩᱲ ᱵᱟᱠᱚ ᱞᱟᱹᱭᱟ ᱚᱱᱮ ᱚᱱᱟ ᱨᱮᱱᱟᱜ ᱪᱤᱛᱟᱹᱨ ᱧᱮᱞ ᱛᱮᱜᱮ ᱚᱱᱟ ᱩᱲ ᱚᱞ ᱫᱚᱠᱤᱱ ᱚᱰᱚᱠ ᱠᱟᱜᱼᱟ ᱤᱱᱟᱹ ᱛᱟᱭᱚᱢ ᱢᱮᱱᱟᱜᱼᱟ ᱩᱭ ᱚᱱᱟ ᱩᱭ ᱚᱞ ᱫᱚ ᱩᱱᱤ ᱠᱚᱸᱫᱟ ᱴᱷᱮᱱ ᱠᱷᱚᱱ ᱠᱤᱱ ᱦᱟᱛᱟᱣ ᱟᱠᱟᱫᱼᱟ ᱚᱱᱟ ᱫᱚ ᱢᱟᱱᱮ ᱵᱟᱱᱟᱨ ᱛᱤ ᱞᱩᱛᱩᱨ ᱥᱮᱱ ᱠᱚ ᱨᱟᱠᱟᱵ ᱠᱟᱛᱮᱫ ᱚᱠᱟ ᱞᱮᱠᱟ ᱵᱟᱵᱚᱱ ᱟᱛᱟᱝ ᱨᱟᱠᱟᱵᱟ ᱜᱚᱝ ᱥᱚᱢᱚᱭ ᱚᱱᱮ ᱚᱱᱟ ᱪᱤᱛᱟᱹᱨ ᱧᱮᱞ ᱠᱟᱛᱮᱫ ᱜᱮ ᱱᱚᱣᱟ ᱩᱭ ᱚᱞ ᱫᱚᱠᱤᱱ ᱚᱰᱚᱠ ᱠᱟᱜᱼᱟ ᱤᱱᱟᱹ ᱛᱟᱭᱚᱢ ᱢᱮᱱᱟᱜᱼᱟ ᱮ ᱮ ᱚᱞ ᱛᱮ ᱡᱟᱦᱟᱸ ᱮᱱᱛᱮᱫ ᱟᱹᱭᱩᱨᱚᱜ ᱠᱟᱱ ᱫᱚ ᱚᱱᱮ ᱚᱱᱟ ᱜᱮᱵᱚᱱ ᱟᱸᱡᱚᱢ ᱞᱮᱜᱮ ᱱᱚᱰᱮ ᱢᱮᱱᱟᱜᱼᱟ ᱮᱯ ᱮᱯ ᱚᱞ ᱫᱚ ᱮᱯᱮᱢ ᱥᱮ ᱧᱟᱯᱟᱢ ᱦᱚᱸᱜᱼᱚ ᱱᱟ ᱨᱮᱱᱟᱜ ᱩᱱᱤ ᱱᱚᱣᱟ ᱮᱯ ᱚᱞ ᱦᱚᱸ ᱩᱱᱤ ᱠᱚᱸᱫᱟ ᱴᱷᱮᱱ ᱠᱷᱚᱱ ᱠᱚᱸᱫᱟ ᱴᱷᱮᱱ ᱠᱷᱚᱱ ᱫᱚ ᱚᱱᱟ ᱫᱚ ᱚᱠᱟ ᱞᱮᱠᱟ ᱵᱟᱱᱟᱨ ᱛᱤ ᱪᱩᱯᱩᱫ ᱠᱟᱛᱮᱫ ᱵᱟᱵᱚᱱ ᱱᱚᱝᱠᱟ ᱵᱚᱱ ᱨᱚᱯᱚᱜᱟ ᱧᱟᱯᱟᱢ ᱵᱟᱱᱟ ᱦᱚᱲ ᱦᱟᱸᱜ ᱮᱱᱛᱮᱫ ᱦᱟᱱᱛᱮ ᱱᱟᱛᱮ ᱠᱚ ᱧᱟᱯᱟᱢ ᱠᱟᱛᱮ ᱵᱟᱵᱚᱱ ᱨᱚᱯᱚᱜᱟ ᱟᱫᱚ ᱚᱱᱮ ᱚᱱᱟ ᱨᱮᱱᱟᱜ ᱪᱤᱛᱟᱹᱨ ᱧᱮᱞ ᱛᱮᱜᱮ ᱢᱟ ᱮᱯ ᱚᱞ ᱫᱚ ᱚᱰᱚᱠ ᱠᱟᱜᱼᱟ ᱛᱟᱨᱯᱚᱨᱮ ᱮᱰ ᱪᱩᱯᱩᱫ ᱠᱟᱛᱮ ᱚᱠᱟ ᱞᱮᱠᱟ ᱩᱫᱩᱜ ᱠᱟᱹᱴᱩᱵ ᱛᱮᱵᱚᱱ ᱩᱫᱩᱜᱽ ᱫᱚ ᱴᱷᱟᱶ ᱛᱮ ᱱᱚᱰᱮ ᱮᱰ ᱚᱱᱮ ᱚᱱᱟ ᱪᱤᱛᱟᱹᱨ ᱧᱮᱞ ᱛᱮᱜᱮ ᱱᱚᱣᱟ ᱮᱰ ᱚᱞ ᱫᱚᱠᱤᱱ ᱚᱰᱚᱠ ᱠᱟᱜᱼᱟ ᱮᱱ ᱱᱚᱝᱠᱟ ᱮᱱ ᱫᱚ ᱦᱟᱸᱜ ᱮᱱ ᱫᱚ ᱟᱵᱚ ᱡᱟᱸᱜᱟ ᱥᱮ ᱠᱟᱴᱟ ᱛᱮ ᱡᱟᱦᱟᱸ ᱦᱩᱲᱩ ᱵᱚᱱ ᱮᱱ ᱫᱚ ᱚᱱᱟ ᱨᱮᱱᱟᱜ ᱪᱤᱛᱟᱹᱨ ᱞᱮᱠᱟ ᱛᱮᱜᱮ ᱱᱚᱣᱟ ᱮᱱ ᱚᱞ ᱫᱚ ᱠᱤᱱ ᱚᱰᱚᱠ ᱠᱟᱜᱼᱟ ᱤᱱᱟᱹ ᱛᱟᱭᱚᱢ ᱢᱮᱱᱟᱜᱼᱟ ᱮᱲ ᱮᱲ ᱫᱚ ᱮᱲᱮᱲ ᱠᱟᱛᱷᱟ ᱠᱟᱱᱟ ᱟᱵᱚ ᱡᱟᱦᱟᱱᱟᱜ ᱮᱴᱠᱮᱴᱚᱬᱮ ᱨᱮᱵᱚᱱ ᱯᱟᱲᱟᱣ ᱞᱮᱱᱠᱷᱟᱱ ᱚᱱᱟ ᱚᱠᱟ ᱞᱮᱠᱟ ᱵᱚᱱ ᱮᱲᱮᱲ ᱫᱚ ᱚᱱᱟ ᱨᱮᱱᱟᱜ ᱪᱤᱛᱟᱹᱨ ᱞᱮᱠᱟᱛᱮ ᱱᱚᱜᱼᱚ ᱱᱟ ᱮᱲ ᱚᱞ ᱫᱚᱠᱤᱱ ᱚᱰᱚᱠ ᱠᱟᱜᱼᱟ ᱤᱱᱟᱹ ᱛᱟᱭᱚᱢ ᱢᱮᱱᱟᱜᱼᱟ ᱳ ᱳ ᱨᱟᱦᱟ ᱟᱲᱟᱝ ᱚᱞ ᱛᱮ ᱪᱮᱫ ᱚᱠᱟ ᱚᱞ ᱠᱚ ᱟᱹᱭᱩᱨᱚᱜ ᱠᱟᱱ ᱫᱚ ᱚᱱᱟ ᱜᱮᱵᱚᱱ ᱟᱸᱡᱚᱢ ᱜᱚᱫ ᱞᱮᱜᱮ ᱢᱮᱱᱟᱜᱼᱟ ᱩᱴ ᱱᱚᱣᱟ ᱚᱞ ᱫᱚ ᱩᱴ ᱥᱮ ᱩᱴ ᱩᱴᱩ ᱚᱱᱮ ᱚᱱᱟ ᱨᱮᱱᱟᱜ ᱪᱤᱛᱟᱹᱨ ᱞᱮᱠᱟ ᱛᱮᱜᱮ ᱩᱴ ᱚᱞ ᱫᱚᱠᱤᱱ ᱵᱮᱱᱟᱣ ᱟᱠᱟᱫᱼᱟ ᱤᱱᱟᱹᱛᱮ ᱢᱮᱱᱟᱜᱼᱟ ᱩᱴ ᱩᱵ ᱚᱞ ᱫᱚ ᱚᱱᱮ ᱵᱚᱦᱚᱜ ᱩᱵ ᱪᱚᱴ ᱥᱮᱱ ᱚᱠᱟ ᱞᱮᱠᱟ ᱯᱤᱴᱤ ᱨᱟᱠᱟᱵ ᱫᱚ ᱚᱱᱮ ᱚᱱᱟ ᱨᱮᱱᱟᱜ ᱪᱤᱛᱟᱹᱨ ᱧᱮᱞ ᱛᱮᱜᱮ ᱩᱵ ᱚᱞ ᱫᱚᱠᱤᱱ ᱚᱰᱚᱠ ᱠᱟᱜᱼᱟ ᱟᱪᱪᱷᱟ ᱩ ᱩ ᱫᱚ ᱚ ᱚᱞ ᱫᱚ ᱱᱚᱝᱠᱟ ᱩ ᱚᱞ ᱫᱚ ᱱᱚᱣᱟ ᱫᱚ ᱵᱟᱹᱠᱤᱱ ᱵᱮᱱᱟᱣ ᱟᱠᱟᱫᱼᱟ ᱱᱚᱣᱟ ᱫᱚ ᱱᱚᱜᱼᱚ ᱱᱚᱰᱮ ᱡᱮᱵᱚᱱ ᱧᱮᱞᱮᱫᱼᱟ ᱟᱹᱣ ᱚᱱᱟ ᱟᱹᱣ ᱚᱞ ᱨᱮᱜᱮ ᱢᱩ ᱴᱩᱰᱟᱹᱜ ᱠᱤᱱ ᱡᱟᱯᱟᱜ ᱦᱚᱪᱚ ᱟᱠᱟᱫ ᱛᱮ ᱩ ᱚᱞ ᱫᱚ ᱦᱩᱭ ᱟᱠᱟᱱᱟ ᱤᱱᱟᱹ ᱛᱟᱭᱚᱢ ᱩ ᱩᱦ ᱚᱞ ᱦᱚᱸ ᱚᱱᱟ ᱫᱚ ᱵᱟᱝᱠᱤᱱ ᱚᱰᱚᱠ ᱠᱟᱜᱼᱟ ᱚᱱᱟ ᱫᱚ ᱚᱱᱟ ᱦᱚᱸ ᱡᱮ ᱱᱚᱰᱮ ᱤ ᱚᱱᱟ ᱤ ᱚᱞ ᱤ ᱚᱞ ᱨᱮ ᱚᱦᱚᱫ ᱠᱤᱱ ᱡᱟᱯᱟᱜ ᱦᱚᱪᱚ ᱟᱠᱟᱫ ᱛᱮ ᱚᱱᱟ ᱫᱚ ᱱᱚᱣᱟ ᱫᱚ ᱩᱦ ᱚᱞ ᱛᱮ ᱚᱞ ᱟᱹᱨᱩ ᱟᱠᱟᱫᱼᱟᱭ ᱟᱫᱚ ᱱᱚᱜᱼᱚᱭ ᱱᱚᱝᱠᱟ ᱜᱩᱨᱩ ᱜᱚᱢᱠᱮ ᱚᱱᱟ ᱚᱞ ᱪᱤᱠᱤ ᱨᱮᱱᱟᱜ ᱪᱤᱛᱟᱹᱨ ᱠᱚ ᱧᱮᱞ ᱠᱟᱛᱮ ᱜᱮ ᱱᱚᱣᱟ ᱚᱞ ᱫᱚᱭ ᱚᱰᱚᱠ ᱠᱟᱜᱼᱟ ᱦᱟᱸᱜ ᱦᱳᱭ ᱟᱫᱚ ᱱᱚᱜᱼᱚᱭ ᱦᱟᱸᱜ ᱵᱚᱱ ᱧᱮᱞ ᱠᱮᱜᱼᱟ ᱜᱩᱨᱩ ᱜᱚᱢᱠᱮ ᱚᱠᱟ ᱞᱮᱠᱟᱛᱮ ᱱᱚᱣᱟ ᱚᱞ ᱠᱚᱭ ᱚᱰᱚᱝ ᱠᱟᱜ ᱵᱚᱱᱟ ᱟᱫᱚ ᱱᱤᱛᱚᱜ ᱱᱚᱣᱟ ᱚᱞ ᱠᱚᱜᱮ ᱚᱠᱟ ᱞᱮᱠᱟ ᱦᱟᱸᱜ ᱵᱚᱱ ᱟᱲᱟᱝᱟ ᱚᱱᱟ ᱜᱮᱵᱚᱱ ᱟᱸᱡᱚᱢ ᱜᱚᱫ ᱞᱮᱜᱮ ᱟᱫᱚ ᱚ ᱨᱟᱦᱟ ᱟᱲᱟᱝ ᱚᱞᱛᱮ ᱟᱹᱭᱩᱨ ᱮᱱᱟ ᱚᱛ ᱚ ᱚᱝ ᱚᱞ ᱟ ᱛᱮᱫᱚ ᱟᱠ ᱟᱡ ᱟᱢ ᱟᱹᱣ ᱤ ᱛᱮᱫᱚ ᱤᱥ ᱤᱦ ᱤᱧ ᱤᱨ ᱩ ᱛᱮᱫᱚ ᱩᱪ ᱩᱫ ᱩᱬ ᱩᱭ ᱮ ᱛᱮᱫᱚ ᱮᱯ ᱮᱰ ᱮᱱ ᱮᱲ ᱟᱨ ᱳ ᱛᱮᱫᱚ ᱩᱫ ᱩᱵ ᱩ ᱟᱨ ᱩᱦ ᱚᱱᱟ ᱠᱚ ᱦᱩᱭᱩᱜ ᱠᱟᱱᱟ ᱚᱱᱮ ᱚᱱᱠᱟᱛᱮ ᱵᱮᱱᱟᱣ ᱟᱠᱟᱫ ᱵᱚᱱᱟᱭ ᱟᱫᱚ ᱱᱚᱣᱟ ᱫᱤᱥᱚᱢ ᱨᱮ ᱮᱱᱛᱮ ᱟᱹᱰᱤ ᱞᱮᱠᱟᱱ ᱯᱟᱹᱨᱥᱤ ᱥᱮ ᱚᱱᱟ ᱨᱮᱱᱟᱜ ᱟᱲᱟᱝ ᱞᱮᱠᱟᱛᱮ ᱦᱟᱸᱜ ᱪᱤᱠᱤ ᱢᱮᱱᱟᱜ ᱛᱟᱠᱚᱣᱟ ᱟᱵᱚ ᱥᱟᱱᱛᱟᱲᱤ ᱯᱟᱹᱨᱥᱤ ᱨᱮᱱᱟᱜ ᱪᱤᱠᱤ ᱫᱚ ᱦᱟᱸᱜ ᱱᱚᱣᱟ ᱚᱞ ᱪᱤᱠᱤ ᱠᱟᱱ ᱛᱟᱵᱚᱱᱟ ᱟᱫᱚ ᱱᱚᱜᱼᱚ ᱱᱟ ᱚᱞ ᱪᱤᱠᱤ ᱛᱮᱜᱮ ᱟᱵᱚᱣᱟᱜ ᱥᱟᱱᱟᱢ ᱞᱮᱠᱟᱱᱟᱜ ᱟᱲᱟᱝ ᱠᱚᱭ ᱚᱞ ᱯᱷᱳᱴᱮᱞᱟ ᱯᱩᱥᱴᱟᱹᱣ ᱥᱟᱺᱦᱤᱡ ᱟᱫᱚ ᱚᱱᱟ ᱚᱞᱚᱜ ᱞᱮᱠᱟᱛᱮ ᱦᱟᱸᱜ ᱮᱱᱛᱮᱫ ᱪᱤᱠᱤ ᱫᱚ ᱦᱟᱸᱜ ᱵᱟᱨ ᱞᱮᱠᱟᱛᱮ ᱦᱟᱹᱴᱤᱧ ᱟᱠᱟᱱᱟ ᱯᱩᱭᱞᱩ ᱛᱮᱫᱚ ᱢᱤᱫ ᱫᱚ ᱦᱩᱭᱩᱜ ᱠᱟᱱᱟ ᱪᱤᱠᱤ ᱚᱞ ᱥᱮ ᱪᱷᱟᱯᱟ ᱚᱞ ᱟᱨ ᱢᱤᱫ ᱫᱚ ᱦᱩᱭᱩᱜ ᱠᱟᱱᱟ ᱩᱥᱟᱹᱨᱟ ᱚᱞ ᱟᱫᱚ ᱪᱷᱟᱯᱟ ᱚᱞ ᱠᱚᱫᱚ ᱱᱚᱜᱼᱚᱭ ᱦᱟᱸᱜ ᱵᱚᱱ ᱧᱮᱞ ᱧᱟᱢᱮᱜᱼᱟ ᱦᱚᱸᱜᱼᱚ ᱱᱟ ᱠᱚ ᱠᱟᱱᱟ ᱪᱷᱟᱯᱟ ᱚᱞ ᱥᱮ ᱪᱤᱠᱤ ᱚᱞ ᱵᱚᱱ ᱢᱮᱛᱟᱜᱼᱟ ᱟᱫᱚ ᱪᱤᱠᱤ ᱚᱞ ᱠᱚᱫᱚ ᱚᱠᱟ ᱵᱚᱱ ᱢᱮᱛᱟᱜᱼᱟ ᱚᱱᱟ ᱵᱚᱱ ᱟᱸᱡᱚᱢ ᱜᱚᱫ ᱞᱮᱜᱮ ᱚᱠᱟ ᱚᱞ ᱛᱮ ᱯᱚᱛᱚᱵ ᱠᱚ ᱪᱷᱟᱯᱟᱜ ᱠᱟᱱᱟ ᱥᱮ ᱵᱚᱱ ᱯᱟᱲᱦᱟᱜ ᱠᱟᱱ ᱫᱚ ᱚᱱᱮ ᱚᱱᱟ ᱚᱞ ᱠᱚᱜᱮ ᱦᱟᱸᱜ ᱪᱷᱟᱯᱟ ᱚᱞ ᱥᱮ ᱪᱤᱠᱤ ᱚᱞ ᱫᱚᱵᱚᱱ ᱢᱮᱛᱟᱜ ᱠᱟᱱᱟ ᱤᱱᱟᱹ ᱛᱟᱭᱚᱢ ᱟᱫᱚ ᱩᱥᱟᱹᱨᱟ ᱚᱞ ᱩᱥᱟᱹᱨᱟ ᱚᱞ ᱫᱚ ᱦᱩᱭᱩᱜ ᱠᱟᱱᱟ ᱦᱚᱸᱜᱼᱚᱱᱟ ᱚᱞ ᱠᱚᱜᱮ ᱛᱤ ᱛᱮ ᱩᱥᱟᱹᱨᱟ ᱵᱚᱱ ᱚᱞᱟ ᱚᱱᱟᱜᱮ ᱦᱩᱭᱩᱜ ᱠᱟᱱᱟ ᱩᱥᱟᱹᱨᱟ ᱚᱞ ᱫᱚ ᱚᱱᱟ ᱦᱟᱸᱜ ᱤᱧ ᱩᱫᱩᱜ ᱟᱵᱚᱱ ᱠᱟᱱᱟ ᱱᱚᱣᱟ ᱫᱚ ᱪᱷᱟᱯᱟ ᱚᱞ ᱠᱟᱱᱟ ᱟᱫᱚ ᱱᱤᱛᱚᱜ ᱫᱚ ᱩᱥᱟᱹᱨᱟ ᱚᱞ ᱚᱠᱟ ᱞᱮᱠᱟᱱᱟ ᱚᱱᱟ ᱵᱚᱱ ᱧᱮᱞ ᱞᱮᱜᱮ

ᱟᱫᱚ ᱱᱚᱜᱼᱚᱭ ᱦᱟᱸᱜ ᱵᱚᱱ ᱧᱮᱞ ᱠᱮᱜᱼᱟ ᱮᱱᱟᱱ ᱫᱚ ᱡᱚᱛᱚ ᱟᱲᱟᱝ ᱚᱞ ᱠᱟᱱᱟ ᱚᱱᱟ ᱠᱚᱫᱚ ᱟᱫᱚ ᱱᱤᱛᱚᱜ ᱫᱚ ᱟᱨᱦᱚᱸ ᱚᱱᱟ ᱵᱟᱝ ᱠᱟᱛᱮ ᱟᱨᱦᱚᱸ ᱢᱚᱬᱮ ᱜᱚᱴᱟᱝ ᱡᱟᱯᱟᱜ ᱟᱲᱟᱝ ᱚᱞ ᱢᱮᱱᱟᱜᱼᱟ ᱱᱚᱣᱟ ᱫᱚ ᱢᱩ ᱴᱩᱰᱟᱹᱜ ᱜᱟᱹᱦᱞᱟᱹ ᱴᱩᱰᱟᱹᱜ ᱨᱮᱞᱟ ᱯᱷᱟᱨᱠᱟ ᱟᱨ ᱚᱦᱚᱫ ᱟᱫᱚ ᱱᱩᱜᱼᱩ ᱱᱩᱭ ᱚᱦᱚᱫ ᱚᱦᱚᱫ ᱫᱚ ᱪᱤᱠᱤ ᱚᱞ ᱥᱮ ᱪᱷᱟᱯᱟ ᱚᱞ ᱨᱮᱫᱚ ᱵᱚᱱ ᱩᱫᱩᱜ ᱫᱟᱲᱮᱭᱟᱭᱟ ᱢᱮᱱᱠᱷᱟᱱ ᱩᱥᱟᱹᱨᱟ ᱚᱞ ᱨᱮᱫᱚ ᱱᱩᱭ ᱫᱚ ᱦᱟᱸᱜ ᱵᱟᱝ ᱵᱚᱱ ᱩᱫᱩᱜ ᱮᱭᱟ ᱚᱠᱟ ᱞᱮᱠᱟ ᱵᱚᱱ ᱩᱫᱩᱜ ᱮᱭᱟ ᱩᱱᱤ ᱫᱚ ᱟᱫᱚ ᱪᱷᱟᱯᱟ ᱥᱮ ᱪᱤᱠᱤ ᱚᱞ ᱨᱮᱫᱚ ᱱᱚᱰᱮ ᱢᱚᱱᱮ ᱠᱟᱜ ᱚ ᱞᱤᱧ ᱚᱞᱟ ᱟᱫᱚ ᱱᱚᱰᱮ ᱤᱱᱟᱹ ᱛᱟᱭᱚᱢ ᱚᱦᱚᱫ ᱵᱤᱱ ᱚᱞ ᱫᱟᱲᱮᱭᱟᱜᱼᱟ ᱢᱮᱱᱫᱚ ᱱᱩᱭᱟᱜ ᱦᱟᱦᱮᱫ ᱦᱚᱭ ᱛᱟᱹᱯᱩ ᱟᱠᱟᱱ ᱦᱟᱦᱮᱫ ᱦᱚᱭ ᱵᱤᱱ ᱩᱥᱠᱟᱹ ᱚᱰᱚᱠ ᱞᱟᱜᱟᱫ ᱛᱮ ᱱᱚᱰᱮ ᱡᱩᱫᱟᱹ ᱛᱮ ᱚᱦᱚᱫ ᱵᱤᱱ ᱚᱞᱮ ᱠᱟᱱᱟ ᱢᱮᱱᱠᱷᱟᱱ ᱩᱥᱟᱹᱨᱟ ᱚᱞ ᱨᱮᱫᱚ ᱟᱵᱚ ᱫᱚ ᱜᱩᱨᱩ ᱜᱚᱢᱠᱮ ᱱᱟ ᱚᱜ ᱨᱮ ᱟᱡ ᱨᱮ ᱤᱦ ᱨᱮ ᱟᱨ ᱩᱵ ᱨᱮ ᱱᱚᱜᱼᱚᱱᱟ ᱚᱞ ᱠᱚᱨᱮ ᱫᱚ ᱱᱩᱭ ᱫᱚ ᱢᱤᱫᱴᱷᱮᱱ ᱜᱮ ᱢᱮᱥᱟ ᱠᱟᱛᱮ ᱮ ᱵᱮᱱᱟᱣ ᱟᱠᱟᱫ ᱵᱚᱱᱟ ᱟᱵᱚ ᱫᱚ ᱚᱱᱟ ᱞᱮᱠᱟ ᱜᱮᱵᱚᱱ ᱚᱞᱟ ᱡᱮᱢᱚᱱ ᱚᱜ ᱨᱮ ᱱᱩᱭ ᱚᱦᱚᱫ ᱪᱤᱠᱤ ᱚᱠᱟ ᱞᱮᱠᱟᱭ ᱡᱟᱯᱟᱜ ᱦᱚᱪᱚ ᱟᱠᱟᱫᱮᱭᱟ ᱚᱱᱠᱟ ᱜᱮᱵᱚᱱ ᱚᱞᱟᱭᱟ ᱱᱚᱝᱠᱟ ᱟᱨ ᱟᱡ ᱨᱮᱫᱚ ᱱᱚᱝᱠᱟ ᱤᱦ ᱨᱮᱫᱚ ᱦᱟᱸᱜ ᱵᱚᱱ ᱧᱮᱞ ᱟᱠᱟᱫ ᱜᱮᱭᱟ ᱱᱚᱜᱼᱚ ᱱᱚᱣᱟ ᱱᱚᱣᱟ ᱛᱟᱨᱯᱚᱨ ᱩᱵ ᱩᱫ ᱨᱮ ᱱᱚᱝᱠᱟ ᱟᱨ ᱩᱵ ᱨᱮᱫᱚ ᱱᱚᱜᱼᱚ ᱱᱚᱝᱠᱟ ᱚᱱᱟ ᱞᱮᱠᱟᱛᱮ ᱩᱥᱟᱹᱨᱟ ᱚᱞ ᱨᱮᱫᱚ ᱱᱩᱭ ᱫᱚ ᱵᱷᱤᱱᱟᱹ ᱛᱮᱫᱚ ᱥᱮ ᱡᱩᱫᱟᱹ ᱞᱮᱠᱟ ᱛᱮᱫᱚ ᱵᱟᱝᱵᱚᱱ ᱩᱫᱩᱜ ᱫᱟᱲᱮᱭᱟᱭᱟ ᱩᱱᱤ ᱵᱚᱱ ᱚᱞ ᱞᱮᱠᱷᱟᱱ ᱫᱚ ᱱᱚᱜᱼᱚᱭ ᱱᱚᱣᱟ ᱢᱤᱫᱴᱟᱹᱝ ᱱᱚᱣᱟ ᱱᱚᱣᱟ ᱟᱨ ᱱᱚᱣᱟ ᱞᱮᱠᱟ ᱜᱮᱵᱚ ᱚᱞ ᱛᱮᱜᱮ ᱦᱩᱭᱩᱜᱼᱟ ᱡᱩᱫᱤ ᱩᱥᱟᱹᱨᱟ ᱚᱞ ᱨᱮ ᱟᱹᱵᱤᱱ ᱡᱩᱫᱤ ᱱᱩᱭ ᱚᱦᱚᱫ ᱡᱩᱫᱟᱹ ᱛᱮᱵᱤᱱ ᱡᱟᱯᱟᱜ ᱦᱚᱪᱚᱭᱟ ᱚᱜ ᱨᱮ ᱟᱡ ᱨᱮ ᱩᱵ ᱨᱮ ᱩᱫ ᱨᱮ ᱚᱱᱟ ᱫᱚᱭ ᱦᱤᱲᱤᱡᱚᱜ ᱜᱮᱭᱟ ᱟᱫᱚ ᱚᱱᱟ ᱛᱮᱞᱤᱧ ᱞᱟᱹᱭᱮᱫᱼᱟ ᱪᱤᱠᱤ ᱚᱞ ᱥᱮ ᱪᱷᱟᱯᱟ ᱚᱞ ᱨᱮᱫᱚ ᱟᱹᱵᱤᱱ ᱫᱚ ᱡᱩᱫᱟᱹ ᱛᱮᱵᱤᱱ ᱡᱟᱯᱟ ᱦᱚᱪᱚ ᱫᱟᱲᱮᱭᱟᱜᱼᱟ ᱢᱮᱱᱠᱷᱟᱱ ᱩᱥᱟᱹᱨᱟ ᱚᱞ ᱨᱮᱫᱚ ᱟᱹᱵᱤᱱ ᱫᱚ ᱜᱩᱨᱩ ᱜᱚᱢᱠᱮ ᱟᱵᱚ ᱚᱠᱟ ᱞᱮᱠᱟᱭ ᱵᱮᱱᱟᱣ ᱟᱠᱟᱫ ᱵᱚᱱᱟ ᱚᱱᱟ ᱞᱮᱠᱟ ᱜᱮᱵᱚᱱ ᱚᱞᱮᱭᱟ